ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱤᱭᱩᱵᱽ ᱪᱮᱱᱮᱞ ᱱᱚᱣᱟ ᱵᱷᱤᱰᱤᱭᱳ ᱫᱚ ᱩᱱᱠᱩ ᱠᱚ ᱞᱟᱹᱜᱤᱫ ᱡᱟᱦᱟᱸᱭ ᱠᱚᱠᱚ ᱚᱞᱚᱜ ᱯᱟᱲᱦᱟᱜ ᱠᱟᱱᱟ ᱱᱤᱛᱚᱜ ᱠᱚᱞᱮᱡᱽ ᱠᱚᱨᱮ ᱛᱚ ᱱᱚᱣᱟ ᱵᱷᱤᱰᱤᱭᱳ ᱨᱮᱧ ᱞᱟᱹᱭ ᱟᱯᱮᱭᱟ ᱯᱷᱳᱴᱳ ᱠᱷᱚᱱ ᱪᱮᱫ ᱞᱮᱠᱟ ᱠᱟᱛᱮᱫ ᱯᱤ ᱰᱤ ᱮᱯᱷ ᱯᱷᱟᱭᱤᱞ ᱵᱚᱱ ᱡᱩᱛᱟ ᱚᱱᱟ ᱠᱷᱟᱹᱛᱤᱨ ᱛᱮ ᱯᱩᱭᱞᱩ ᱨᱮ ᱟᱵᱚ ᱠᱮᱢᱮᱨᱟ ᱳᱯᱮᱱ ᱠᱟᱛᱮᱫ ᱯᱷᱳᱴᱳ ᱢᱟᱱᱮ ᱵᱳᱭ ᱯᱷᱳᱴᱳ ᱵᱳᱭ ᱨᱮᱱᱟᱜ ᱯᱮᱡᱽ ᱯᱷᱳᱴᱳ ᱠᱟᱛᱮᱫ ᱫᱚᱦᱚ ᱞᱟᱜᱟᱣ ᱵᱚᱱᱟ ᱵᱟᱠᱷᱟᱱ ᱛᱟᱭᱚᱢ ᱛᱮ ᱥᱚᱸᱜᱮ ᱥᱚᱝ ᱦᱚᱸ ᱯᱷᱳᱴᱳ ᱠᱟᱛᱮ ᱨᱮᱦᱚᱸ ᱜᱟᱱᱚᱜ ᱜᱮᱭᱟ ᱛᱚ ᱚᱱᱟ ᱠᱷᱟᱹᱛᱤᱨ ᱛᱮ ᱟᱵᱚ ᱡᱩᱛ ᱞᱟᱹᱜᱤᱫ ᱛᱮ ᱢᱤᱫᱴᱮᱱ ᱮᱯᱞᱤᱠᱮᱥᱚᱱ ᱨᱮᱱᱟᱜ ᱯᱨᱚᱭᱳᱡᱚᱱ ᱦᱩᱭᱩᱜ ᱛᱟᱵᱚᱱᱟ ᱯᱞᱮ ᱥᱴᱳᱨ ᱨᱮ ᱧᱟᱯᱟᱢᱟ ᱢᱮᱱᱠᱷᱟᱱ ᱚᱱᱟ ᱫᱚ ᱯᱷᱩᱞ ᱵᱷᱟᱨᱥᱮᱱ ᱫᱚ ᱵᱟᱯᱮ ᱧᱟᱢᱟ ᱠᱤᱨᱤᱧ ᱞᱟᱜᱟᱜᱼᱟ ᱟᱱᱞᱤᱢᱤᱴᱮᱰ ᱯᱮᱡᱽ ᱵᱟᱯᱮ ᱡᱩᱛ ᱫᱟᱲᱮᱭᱟᱜᱼᱟ ᱛᱚ ᱚᱱᱟ ᱠᱷᱟᱹᱛᱤᱨ ᱚᱱᱟ ᱡᱩᱛ ᱞᱟᱹᱜᱤᱫ ᱛᱮ ᱱᱚᱣᱟ ᱵᱷᱤᱰᱤᱭᱳ ᱨᱮᱱᱟᱜ ᱰᱤᱥᱠᱨᱤᱯᱥᱮᱱ ᱨᱮ ᱞᱤᱝᱠ ᱢᱮᱱᱟᱜᱼᱟ ᱵᱟᱨᱭᱟ ᱢᱤᱫᱴᱮᱱ ᱫᱚ ᱜᱩᱜᱩᱞ ᱰᱨᱟᱭᱤᱵᱷ ᱢᱤᱫᱴᱮᱱ ᱫᱚ ᱢᱤᱰᱤᱭᱟ ᱯᱷᱟᱭᱟᱨ ᱡᱟᱦᱟᱸᱴᱟᱜ ᱠᱷᱚᱱ ᱜᱮ ᱢᱤᱫᱴᱮᱱ ᱠᱷᱚᱱ ᱰᱟᱣᱩᱱᱞᱳᱰ ᱯᱮ ᱰᱟᱣᱩᱱᱞᱳᱰ ᱠᱟᱛᱮ ᱤᱱᱥᱴᱚᱞ ᱯᱮ ᱤᱱᱥᱴᱚᱞ ᱦᱩᱭ ᱞᱮᱱ ᱠᱷᱟᱡ ᱳᱯᱮᱱ ᱟᱵᱚᱱ ᱛᱚ ᱰᱮᱴᱟ ᱠᱚᱫᱚ ᱵᱟᱝ ᱞᱟᱜᱟᱜᱼᱟ ᱛᱚ ᱪᱚᱞᱚ ᱚᱱᱟ ᱮᱯᱞᱤᱠᱮᱥᱚᱱ ᱵᱚᱱ ᱳᱯᱮᱱᱟ ᱟᱨ ᱵᱚᱱ ᱧᱮᱞᱟ ᱪᱮᱫ ᱞᱮᱠᱟ ᱠᱟᱛᱮ ᱵᱮᱱᱟᱣ ᱦᱩᱭᱩᱜᱼᱟ ᱛᱚ ᱮᱯᱞᱤᱠᱮᱥᱚᱱ ᱤᱧ ᱯᱟᱸᱡᱟ ᱧᱟᱢ ᱠᱟᱛᱮ ᱤᱧ ᱳᱯᱮᱱᱟ ᱮᱯᱞᱤᱠᱮᱥᱚᱱ ᱨᱮᱱᱟᱜ ᱧᱩᱛᱩᱢ ᱦᱩᱭᱩᱜ ᱠᱟᱱᱟ ᱰᱚᱠ ᱥᱠᱮᱱᱟᱨ ᱱᱚᱜᱼᱚᱭ ᱱᱚᱣᱟᱴᱟᱜ ᱤᱧ ᱫᱚ ᱟᱭᱠᱚᱱ ᱤᱧ ᱪᱮᱧᱡᱽ ᱠᱟᱫᱟ ᱚᱱᱟ ᱠᱷᱟᱹᱛᱤᱨ ᱛᱮ ᱯᱩᱲ ᱯᱩᱲ ᱯᱮ ᱧᱮᱞ ᱮᱫᱟ ᱥᱟᱫᱟ ᱠᱟᱞᱳ ᱛᱚ ᱳᱯᱮᱱ ᱟᱵᱚᱱ ᱳᱯᱮᱱ ᱨᱤᱧ ᱠᱞᱤᱠ ᱠᱮᱫᱟ ᱳᱯᱮᱱ ᱞᱮᱠᱷᱟᱡ ᱜᱮ ᱱᱤᱝᱠᱟᱹ ᱤᱱᱴᱟᱨᱯᱷᱮᱥ ᱦᱤᱡᱩᱜᱼᱟ ᱛᱚ ᱯᱩᱭᱞᱩ ᱤᱱᱴᱟᱨᱯᱷᱮᱥ ᱠᱟᱱᱟ ᱱᱚᱣᱟ ᱠᱚ ᱡᱚᱡᱚᱢ ᱥᱮᱫ ᱥᱞᱟᱭᱤᱰ ᱠᱟᱛᱮᱫ ᱵᱚᱱ ᱤᱭᱟᱹᱭᱟ ᱚᱠᱚᱭ ᱱᱚᱣᱟ ᱢᱳᱨ ᱵᱷᱟᱨᱥᱮᱱᱮ ᱵᱮᱱᱟᱣ ᱠᱟᱫᱟ ᱩᱱᱤᱭᱟᱜ ᱤᱭᱟᱹ ᱦᱮᱡ ᱮᱱᱟ ᱡᱟᱦᱟᱸᱭ ᱡᱩᱛ ᱟᱠᱟᱫ ᱫᱚ ᱛᱚ ᱠᱮᱱᱥᱮᱞ ᱨᱮᱵᱚᱱ ᱠᱞᱤᱠᱟ ᱠᱮᱱᱥᱮᱞ ᱨᱮ ᱠᱞᱤᱠ ᱞᱮᱠᱷᱟᱡ ᱟᱵᱚ ᱞᱟᱛᱟᱨ ᱨᱮᱵᱚᱱ ᱧᱮᱞ ᱮᱫᱟ ᱠᱮᱢᱮᱨᱟ ᱟᱨ ᱱᱚᱣᱟ ᱫᱚ ᱜᱮᱞᱟᱨᱤ ᱛᱚ ᱡᱩᱫᱤ ᱜᱮᱞᱟᱨᱤ ᱨᱮ ᱯᱷᱳᱴᱳ ᱠᱟᱛᱮᱫ ᱵᱚᱱ ᱫᱚᱦᱚ ᱠᱟᱫᱟ ᱛᱟᱦᱚᱞᱮ ᱚᱸᱰᱮ ᱠᱷᱚᱡ ᱵᱚᱱ ᱥᱤᱞᱮᱠᱴᱟ ᱟᱨ ᱡᱩᱫᱤ ᱵᱟᱵᱚᱱ ᱯᱷᱳᱴᱳ ᱠᱟᱫᱟ ᱛᱟᱦᱚᱞᱮ ᱨᱤᱥᱮᱱᱴᱞᱤ ᱥᱚᱸᱜᱮ ᱥᱚᱝ ᱯᱷᱳᱴᱳ ᱠᱟᱛᱮᱫ ᱨᱮᱦᱚᱸ ᱵᱚᱱ ᱵᱮᱱᱟᱣ ᱫᱟᱲᱮᱭᱟᱜᱼᱟ ᱛᱚ ᱡᱩᱫᱤ ᱥᱚᱸᱜᱮ ᱥᱚᱝ ᱯᱷᱳᱴᱳ ᱥᱟᱱᱟ ᱵᱚᱱᱟ ᱛᱟᱦᱚᱞᱮ ᱠᱮᱢᱮᱨᱟ ᱨᱮᱵᱚᱱ ᱠᱞᱤᱠᱟ ᱟᱨ ᱡᱩᱫᱤ ᱟᱵᱚ ᱜᱮᱞᱟᱨᱤ ᱨᱮ ᱯᱷᱳᱴᱳ ᱠᱟᱛᱮᱫ ᱢᱮᱱᱟᱜ ᱛᱟᱵᱚᱱᱟ ᱛᱟᱦᱚᱞᱮ ᱜᱮᱞᱟᱨᱤ ᱠᱷᱚᱱ ᱵᱚᱱ ᱥᱤᱞᱮᱠᱴᱟ ᱤᱧᱤᱧ ᱥᱤᱞᱮᱠᱴ ᱮᱫᱟ ᱜᱮᱞᱟᱨᱤ ᱠᱷᱚᱱ ᱛᱚ ᱜᱮᱞᱟᱨᱤ ᱨᱤᱧ ᱠᱞᱤᱠ ᱠᱮᱫᱟ ᱛᱟᱨᱯᱚᱨ ᱡᱟᱦᱟᱸ ᱛᱤᱱᱟᱹᱜ ᱯᱟᱨᱢᱤᱥᱮᱱᱮ ᱠᱷᱚᱡᱟ ᱡᱚᱛᱚ ᱵᱚᱱ ᱮᱞᱟᱣᱟ ᱛᱚ ᱮᱞᱟᱣ ᱨᱤᱧ ᱠᱞᱤᱠ ᱠᱮᱫᱟ ᱛᱚᱵᱮ ᱠᱷᱟᱱ ᱜᱮ ᱟᱵᱚᱣᱟᱜ ᱯᱷᱳᱱ ᱨᱮ ᱡᱟᱦᱟᱸ ᱛᱤᱱᱟᱹᱜ ᱯᱷᱳᱴᱳ ᱠᱚ ᱢᱮᱱᱟᱜᱼᱟ ᱥᱟᱱᱟᱢᱟᱜ ᱦᱤᱡᱩᱜᱼᱟ ᱛᱚ ᱤᱧᱤᱧ ᱥᱤᱞᱮᱠᱴ ᱮᱫᱟ ᱧᱮᱞ ᱮᱫᱟ ᱯᱮ ᱟᱹᱰᱤ ᱟᱭᱢᱟ ᱯᱷᱳᱴᱳ ᱜᱮ ᱦᱮᱡ ᱟᱠᱟᱱᱟ ᱛᱚ ᱡᱟᱦᱟᱸ ᱛᱤᱱᱟᱹᱜ ᱯᱷᱳᱴᱳ ᱟᱵᱚ ᱞᱟᱹᱠᱛᱤᱜ ᱛᱟᱵᱚᱱᱟ ᱚᱱᱟ ᱠᱚᱵᱚᱱ ᱥᱤᱞᱮᱠᱴᱟ ᱛᱚ ᱥᱤᱞᱮᱠᱴ ᱠᱮᱫᱟᱹᱧ ᱢᱤᱫᱴᱮᱡ ᱵᱟᱨᱭᱟ ᱯᱮᱭᱟ ᱯᱩᱱᱭᱟᱹ ᱯᱩᱱᱭᱟᱹ ᱜᱮ ᱛᱟᱨᱯᱚᱨ ᱞᱟᱛᱟᱨ ᱨᱮᱯᱮ ᱧᱮᱞ ᱮᱫᱟ ᱰᱟᱱ ᱵᱟᱴᱚᱱ ᱱᱚᱰᱮ ᱠᱞᱤᱠ ᱞᱟᱜᱟᱣ ᱵᱚᱱᱟ ᱠᱞᱤᱠ ᱦᱩᱭ ᱞᱮᱱᱠᱷᱟᱱ ᱚᱸᱰᱮ ᱠᱚᱨᱚᱯ ᱞᱟᱹᱜᱤᱫ ᱛᱮ ᱛᱟᱨᱯᱚᱨ ᱚᱴᱳ ᱡᱟᱦᱟᱸᱴᱟᱜ ᱜᱮ ᱢᱤᱫᱴᱮᱱ ᱛᱟᱨᱯᱚᱨ ᱛᱚ ᱢᱮᱱᱩᱣᱟᱞ ᱜᱮᱵᱚᱱ ᱥᱤᱞᱮᱠᱴ ᱮᱫᱟ ᱛᱟᱨᱯᱚᱨ ᱠᱚᱱᱴᱤᱱᱤᱭᱩ ᱨᱮ ᱠᱞᱤᱠ ᱛᱟᱨᱯᱚᱨ ᱧᱮᱞ ᱵᱮᱱ ᱟᱡ ᱛᱮᱜᱮ ᱱᱚᱣᱟ ᱵᱚᱱ ᱰᱷᱮᱨ ᱠᱚᱢᱟᱣ ᱫᱟᱲᱮᱭᱟᱜᱼᱟ ᱡᱩᱫᱤ ᱥᱮᱢ ᱥᱮᱢ ᱯᱷᱳᱴᱳ ᱠᱟᱛᱮᱫ ᱵᱟᱵᱚᱱ ᱫᱚᱦᱚ ᱠᱟᱫᱟ ᱱᱚᱰᱮ ᱠᱷᱚᱱ ᱵᱚᱱ ᱥᱤᱞᱮᱠᱴ ᱠᱟᱛᱮᱫ ᱵᱚᱱ ᱠᱨᱚᱯ ᱫᱟᱲᱮᱭᱟᱜᱼᱟ ᱛᱟᱨᱯᱚᱨ ᱱᱮᱠᱥᱴ ᱨᱮ ᱠᱞᱤᱠ ᱡᱟᱦᱟᱸ ᱛᱤᱨ ᱪᱤᱱᱦᱟᱹ ᱦᱮᱱᱟᱜᱼᱟ ᱡᱚᱡᱚᱢ ᱞᱟᱛᱟᱨ ᱡᱚᱡᱚᱢ ᱠᱚᱬ ᱨᱮ ᱚᱱᱟ ᱛᱤᱨ ᱪᱤᱱᱦᱟᱹ ᱥᱮ ᱩᱜᱽᱞᱤ ᱨᱮᱵᱚᱱ ᱠᱞᱤᱠᱟ ᱠᱞᱤᱠ ᱞᱮᱠᱷᱟᱱ ᱱᱚᱰᱮ ᱠᱟᱞᱟᱨ ᱯᱷᱤᱞᱴᱟᱨ ᱦᱮᱡ ᱮᱱᱟ ᱥᱟᱫᱟ ᱠᱟᱞᱳ ᱦᱮᱡ ᱮᱱᱟ ᱛᱳ ᱠᱟᱞᱟᱨ ᱯᱷᱤᱞᱴᱟᱨ ᱨᱮᱵᱚᱱ ᱠᱞᱤᱠᱟ ᱧᱮᱞ ᱫᱟᱯᱮ ᱵᱞᱩ ᱢᱮᱱᱟᱜᱼᱟ ᱱᱚᱣᱟ ᱨᱮᱵᱚᱱ ᱠᱞᱤᱠᱟ ᱠᱞᱤᱠ ᱞᱮᱠᱷᱟᱡ ᱚᱨᱤᱡᱤᱱᱟᱞ ᱨᱮᱵᱚᱱ ᱠᱞᱤᱠᱟ ᱛᱚᱵᱮ ᱠᱷᱟᱡ ᱜᱮ ᱚᱨᱤᱡᱤᱱᱟᱞ ᱟᱵᱚ ᱯᱷᱚᱴᱳ ᱵᱚᱱ ᱧᱟᱢᱟ ᱧᱮᱞ ᱫᱟᱯᱮ ᱛᱟᱨᱯᱚᱨ ᱨᱟᱭᱤᱴ ᱪᱤᱱᱦᱟᱹ ᱨᱮᱵᱚᱱ ᱠᱞᱤᱠᱟ ᱡᱚᱡᱚᱢ ᱠᱚᱱ ᱞᱟᱛᱟᱨ ᱨᱮ ᱨᱟᱭᱤᱴ ᱪᱤᱱᱦᱟᱹ ᱢᱮᱱᱟᱜᱼᱟ ᱚᱱᱟ ᱨᱮᱵᱚᱱ ᱠᱞᱤᱠᱟ ᱛᱟᱨᱯᱚᱨ ᱫᱚᱥᱟᱨ ᱯᱮᱡᱽ ᱨᱮ ᱪᱟᱞᱟᱜ ᱞᱟᱹᱜᱤᱫ ᱛᱮ ᱞᱮᱸᱜᱟ ᱠᱚᱱ ᱞᱟᱛᱟᱨ ᱨᱮ ᱡᱟᱦᱟᱸ ᱮᱨᱳ ᱢᱮᱱᱟᱜᱼᱟ ᱚᱱᱟ ᱨᱮᱵᱚᱱ ᱠᱞᱤᱠᱟ ᱛᱚᱵᱮ ᱠᱷᱟᱡ ᱜᱮ ᱱᱮᱠᱥᱴ ᱟᱵᱚᱣᱟᱜ ᱯᱷᱚᱴᱳ ᱦᱤᱡᱩᱜᱼᱟ ᱱᱚᱣᱟ ᱦᱚᱸᱵᱚᱱ ᱥᱤᱞᱮᱠᱴᱟ ᱥᱤᱞᱮᱠᱴ ᱦᱩᱭ ᱞᱮᱱᱠᱷᱟᱡ ᱱᱮᱠᱥᱴ ᱨᱮᱵᱚᱱ ᱠᱞᱤᱠᱟ ᱱᱤᱝᱠᱟᱹ ᱠᱟᱛᱮ ᱟᱵᱚ ᱵᱚᱱ ᱱᱮᱠᱥᱴ ᱦᱚᱨᱟᱭᱟ ᱡᱟᱦᱟᱸ ᱞᱟᱛᱟᱨ ᱡᱚᱡᱚᱢ ᱠᱳᱱ ᱨᱮ ᱢᱮᱱᱟᱜᱼᱟ ᱮᱨᱳ ᱚᱱᱟ ᱛᱮᱵᱚᱱ ᱱᱮᱠᱥᱴ ᱦᱚᱨᱟᱭᱟ ᱛᱚ ᱥᱟᱱᱟᱢ ᱯᱷᱳᱴᱳ ᱱᱚᱝᱠᱟ ᱠᱟᱛᱮ ᱥᱤᱞᱮᱠᱴ ᱦᱩᱭ ᱞᱮᱱᱠᱷᱟᱡ ᱦᱩᱭ ᱞᱮᱱᱠᱷᱟᱡ ᱟᱵᱚ ᱨᱟᱭᱤᱴ ᱪᱤᱱᱦᱟᱹ ᱵᱚᱱ ᱠᱞᱤᱠᱟ ᱧᱮᱞ ᱫᱟᱯᱮ ᱦᱩᱭ ᱥᱟᱹᱛ ᱠᱟᱱᱟ ᱥᱟᱱᱟᱢ ᱯᱷᱳᱴᱳ ᱥᱤᱞᱮᱠᱴ ᱛᱚ ᱨᱟᱭᱤᱴ ᱪᱤᱱᱦᱟᱹ ᱵᱚᱱ ᱠᱞᱤᱠᱟ ᱱᱚᱸᱰᱮ ᱛᱚ ᱠᱞᱤᱠ ᱞᱮᱠᱷᱟᱡ ᱟᱫᱚ ᱵᱮᱠ ᱨᱮᱵᱚᱱ ᱦᱤᱡᱩᱜᱼᱟ ᱱᱚᱣᱟ ᱵᱮᱠ ᱨᱮᱵᱚᱱ ᱴᱤᱯᱟᱹᱣᱟ ᱱᱚᱸᱰᱮ ᱵᱮᱠ ᱨᱮᱵᱚᱱ ᱦᱮᱡ ᱞᱮᱱᱠᱷᱟᱡ ᱟᱵᱚᱣᱟᱜ ᱰᱚᱠᱩᱢᱮᱱᱴ ᱛᱮᱭᱟᱨ ᱫᱚ ᱛᱮᱭᱟᱨ ᱠᱟᱱᱟ ᱢᱮᱱᱠᱷᱟᱱ ᱡᱩᱫᱤ ᱯᱮᱡᱽ ᱠᱚ ᱢᱟᱱᱮ ᱞᱟᱦᱟ ᱛᱟᱭᱚᱢ ᱠᱟᱱᱟ ᱛᱟᱦᱚᱞᱮ ᱱᱚᱸᱰᱮ ᱠᱷᱚᱡ ᱠᱞᱤᱠ ᱠᱟᱛᱮ ᱟᱵᱚ ᱵᱚᱱ ᱚᱱᱟ ᱵᱚᱱ ᱦᱟᱱᱛᱮ ᱱᱟᱛᱮ ᱫᱟᱲᱮᱭᱟᱜᱼᱟ ᱧᱮᱞ ᱮᱫᱟᱯᱮ ᱱᱚᱣᱟ ᱡᱩᱫᱤ ᱪᱮᱛᱟᱱ ᱥᱮᱫ ᱤᱫᱤ ᱥᱟᱱᱟ ᱯᱮᱭᱟ ᱪᱟᱨ ᱱᱟᱢᱵᱟᱨ ᱛᱟᱦᱚᱞᱮ ᱪᱮᱛᱟᱱ ᱥᱮᱫ ᱯᱮ ᱤᱫᱤ ᱫᱟᱲᱮᱭᱟᱜᱼᱟ ᱱᱚᱝᱠᱟ ᱠᱟᱛᱮᱫ ᱟᱵᱚᱣᱟᱜ ᱰᱚᱠᱩᱢᱮᱱᱴ ᱡᱩᱫᱤ ᱦᱟᱱᱛᱮ ᱱᱟᱛᱮ ᱠᱚᱜᱼᱟ ᱱᱚᱝᱠᱟ ᱠᱟᱛᱮᱫ ᱦᱟᱱᱛᱮ ᱱᱟᱛᱮ ᱠᱟᱛᱮᱫ ᱵᱚᱱ ᱟᱵᱚ ᱵᱚᱱ ᱥᱟᱡᱟᱣ ᱫᱟᱲᱮᱭᱟᱜᱼᱟ ᱥᱟᱡᱟᱣ ᱦᱩᱭ ᱞᱮᱱᱠᱷᱟᱱ ᱟᱵᱚ ᱪᱮᱛᱟᱱ ᱨᱮ ᱧᱮᱞ ᱮᱫᱟᱯᱮ ᱯᱤ ᱰᱤ ᱮᱯᱷ ᱚᱞ ᱦᱮᱱᱟᱜᱼᱟ ᱱᱚᱸᱰᱮ ᱵᱚᱱ ᱠᱞᱤᱠᱟ ᱛᱚᱵᱮ ᱠᱷᱟᱱ ᱜᱮ ᱟᱵᱚᱣᱟᱜ ᱥᱮᱵᱷ ᱚᱯᱷᱥᱮᱱ ᱦᱤᱡᱩᱜᱼᱟ ᱛᱚ ᱯᱤ ᱰᱤ ᱮᱯᱷ ᱨᱮᱧ ᱠᱞᱤᱠ ᱠᱮᱫᱟ ᱛᱟᱨᱯᱚᱨ ᱞᱟᱛᱟᱨ ᱨᱮᱯᱮ ᱧᱮᱞ ᱮᱫᱟ ᱥᱮᱵᱷ ᱥᱮᱵᱷ ᱱᱚᱣᱟ ᱨᱮ ᱠᱞᱤᱠ ᱦᱩᱭᱩᱜ ᱛᱟᱵᱚᱱᱟ ᱛᱚ ᱥᱮᱵᱷ ᱨᱮᱧ ᱠᱞᱤᱠ ᱠᱮᱫᱟ ᱛᱟᱨᱯᱚᱨ ᱯᱮ ᱧᱮᱞ ᱮᱫᱟ ᱥᱮᱵᱷ ᱮᱡ ᱯᱤ ᱰᱤ ᱮᱯᱷ ᱱᱚᱰᱮ ᱯᱷᱳᱴᱳ ᱥᱮ ᱯᱤ ᱰᱤ ᱮᱯᱷ ᱚᱠᱟᱨᱮ ᱡᱩᱫᱤ ᱯᱤ ᱰᱤ ᱮᱯᱷ ᱵᱮᱱᱟᱣ ᱥᱟᱱᱟ ᱵᱚᱱᱟ ᱛᱟᱦᱚᱞᱮ ᱯᱤ ᱰᱤ ᱮᱯᱷ ᱨᱮ ᱥᱤᱞᱮᱠᱴ ᱢᱮᱱᱟᱜᱼᱟ ᱟᱡ ᱛᱮᱜᱮ ᱛᱟᱨᱯᱚᱨ ᱚᱠᱟ ᱨᱮᱵᱚᱱ ᱥᱮᱵᱷ ᱟ ᱧᱮᱞ ᱮᱫᱟᱯᱮ ᱞᱟᱛᱟᱨ ᱨᱮ ᱤᱱᱴᱟᱨᱱᱮᱞ ᱥᱴᱳᱨᱮᱡ ᱱᱚᱣᱟ ᱨᱮᱵᱚᱱ ᱥᱤᱞᱮᱠᱴ ᱟ ᱛᱚ ᱤᱱᱴᱟᱨᱱᱮᱞ ᱥᱴᱳᱨᱮᱡ ᱨᱮᱵᱚᱱ ᱠᱞᱤᱠ ᱟ ᱛᱟᱨᱯᱚᱨ ᱚᱠᱟ ᱯᱷᱳᱞᱰᱟᱨ ᱨᱮᱵᱚᱱ ᱫᱚᱦᱚᱭᱟ ᱚᱱᱟ ᱠᱷᱟᱹᱛᱤᱨ ᱛᱮ ᱱᱤᱝᱠᱟᱹ ᱟᱵᱚ ᱯᱳᱭᱞᱳ ᱨᱮ ᱛᱟᱦᱮᱱ ᱛᱟᱵᱚᱱᱟ ᱡᱟᱦᱟᱸᱴᱟᱜ ᱜᱮ ᱟᱯᱮ ᱯᱮ ᱪᱚᱭᱮᱥ ᱮᱫᱟ ᱧᱮᱞ ᱮᱫᱟᱯᱮ ᱤᱧᱤᱧ ᱪᱚᱭᱮᱥ ᱮᱫᱟ ᱟᱯᱮᱭᱟᱜ ᱯᱷᱳᱞᱰᱟᱨ ᱦᱤᱡᱩᱜᱼᱟ ᱤᱧᱤᱧ ᱪᱚᱭᱮᱥ ᱮᱫᱟ ᱵᱩᱠ ᱨᱮ ᱵᱩᱠ ᱨᱮᱧ ᱠᱞᱤᱠ ᱠᱮᱫᱟ ᱛᱟᱨᱯᱚᱨ ᱞᱟᱛᱟᱨ ᱨᱮᱯᱮ ᱧᱮᱞ ᱮᱫᱟ ᱤᱭᱩᱡᱽ ᱫᱤᱥ ᱯᱷᱳᱞᱰᱟᱨ ᱱᱚᱣᱟ ᱨᱮ ᱠᱞᱤᱠ ᱦᱩᱭᱩᱜᱼᱟ ᱛᱟᱨᱯᱚᱨ ᱮᱞᱟᱣ ᱞᱟᱜᱟᱜᱼᱟ ᱮᱞᱟᱣ ᱦᱩᱭ ᱞᱮᱱ ᱠᱷᱟᱱ ᱜᱮ ᱥᱮᱵᱷ ᱥᱟᱠᱥᱮᱥᱯᱷᱩᱞ ᱟᱵᱚᱣᱟᱜ ᱯᱤ ᱰᱤ ᱮᱯᱷ ᱵᱮᱱᱟᱣ ᱮᱱᱟ ᱟᱨ ᱥᱮᱵᱷ ᱮᱱᱟ ᱟᱵᱚᱣᱟᱜ ᱯᱷᱳᱱ ᱨᱮ ᱛᱚ ᱵᱮᱠ ᱨᱮᱵᱚᱱ ᱦᱤᱡᱩᱜᱼᱟ ᱱᱚᱣᱟ ᱟᱵᱚᱣᱟᱜ ᱱᱤᱛᱚᱜ ᱠᱟᱹᱢᱤ ᱚᱱᱟ ᱡᱩᱛ ᱟᱠᱟᱱ ᱯᱤ ᱰᱤ ᱮᱯᱷ ᱤᱼᱢᱮᱞ ᱛᱮ ᱥᱮᱱᱰ ᱡᱟᱦᱟᱸᱭ ᱵᱚᱱ ᱥᱮᱱᱰ ᱟᱠᱚᱣᱟ ᱛᱚ ᱚᱱᱟ ᱠᱷᱟᱹᱛᱤᱨ ᱛᱮ ᱟᱵᱚ ᱯᱳᱭᱞᱳ ᱰᱮᱴᱟ ᱚᱱ ᱞᱟᱜᱟᱣ ᱵᱚᱱᱟ ᱰᱮᱴᱟ ᱚᱱ ᱦᱩᱭ ᱞᱮᱱᱠᱷᱟᱱ ᱟᱵᱚ ᱡᱤᱢᱮᱞ ᱵᱚᱱ ᱳᱯᱮᱱᱟ ᱡᱤᱢᱮᱞ ᱳᱯᱮᱱ ᱞᱮᱱᱠᱷᱟᱱ ᱯᱞᱟᱥ ᱟᱭᱠᱚᱱ ᱟᱨ ᱵᱟᱠᱷᱟᱡ ᱱᱚᱣᱟ ᱠᱚᱞᱚᱢ ᱡᱟᱦᱟᱸ ᱯᱮ ᱧᱮᱞ ᱮᱫᱟ ᱠᱚᱢᱯᱳᱡᱽ ᱱᱚᱣᱟᱨᱮ ᱠᱞᱤᱠ ᱞᱟᱜᱟᱣ ᱵᱚᱱᱟ ᱛᱚ ᱠᱚᱢᱯᱳᱡᱽ ᱨᱮ ᱠᱞᱤᱠ ᱞᱮᱠᱷᱟᱡ ᱯᱳᱭᱞᱳ ᱨᱮᱯᱮ ᱧᱮᱞ ᱮᱫᱟ ᱡᱟᱦᱟᱸ ᱤᱢᱮᱞ ᱦᱮᱱᱟᱜᱼᱟ ᱚᱱᱟ ᱫᱚ ᱟᱢᱟᱜ ᱤᱢᱮᱞ ᱠᱟᱱᱟ ᱟᱨ ᱡᱟᱦᱟᱸ ᱴᱩ ᱱᱚᱰᱮ ᱱᱚᱰᱮ ᱟᱵᱚ ᱤᱢᱮᱞ ᱚᱞ ᱞᱟᱜᱟᱣ ᱵᱚᱱᱟ ᱡᱟᱦᱟᱸ ᱵᱚᱱ ᱠᱩᱞ ᱟᱭᱟ ᱛᱚ ᱚᱱᱟ ᱚᱞ ᱞᱟᱹᱜᱤᱫ ᱛᱮ ᱤᱧ ᱚᱞᱫᱟ ᱚᱞ ᱦᱩᱭ ᱞᱮᱱᱠᱷᱟᱡ ᱱᱤᱝᱠᱟᱹ ᱦᱤᱡᱩᱜᱼᱟ ᱛᱚ ᱟᱵᱚ ᱚᱞ ᱦᱩᱭᱱᱟ ᱤᱼᱢᱮᱞ ᱮᱰᱨᱮᱥ ᱛᱚ ᱟᱵᱚ ᱯᱤ ᱰᱤ ᱮᱯᱷ ᱯᱷᱟᱭᱤᱞ ᱵᱚᱱ ᱥᱤᱞᱮᱠᱴᱟ ᱛᱚ ᱚᱱᱟ ᱠᱷᱟᱹᱛᱤᱨ ᱛᱮ ᱪᱮᱛᱟᱱ ᱠᱚᱱ ᱨᱮᱯᱮ ᱧᱮᱞᱫᱟ ᱢᱤᱫᱴᱮᱡ ᱟᱭᱠᱚᱱ ᱱᱚᱜᱼᱚᱭ ᱛᱚ ᱱᱚᱰᱮ ᱠᱞᱤᱠ ᱞᱟᱜᱟᱣ ᱵᱚᱱᱟ ᱛᱟᱨᱯᱚᱨ ᱮᱴᱟᱪ ᱯᱷᱟᱭᱤᱞ ᱨᱮ ᱠᱞᱤᱠ ᱞᱟᱜᱟᱣ ᱵᱚᱱᱟ ᱛᱟᱨᱯᱚᱨ ᱟᱵᱚᱣᱟᱜ ᱰᱚᱠᱩᱢᱮᱱᱴ ᱪᱩᱡᱽ ᱞᱟᱹᱜᱤᱫ ᱛᱮ ᱟᱵᱚᱣᱟᱜ ᱚᱱᱠᱟ ᱯᱷᱳᱱ ᱨᱮᱱᱟᱜ ᱥᱴᱳᱨᱮᱡᱽ ᱳᱯᱮᱱᱚᱜ ᱛᱟᱵᱚᱱᱟ ᱥᱮ ᱯᱷᱳᱞᱰᱟᱨ ᱳᱯᱮᱱᱚᱜᱼᱟ ᱛᱚ ᱚᱠᱟ ᱯᱷᱳᱞᱰᱟᱨ ᱨᱮ ᱟᱵᱚ ᱵᱚᱱ ᱥᱤᱞᱮᱠᱴ ᱞᱮᱫᱟ ᱥᱮ ᱵᱚᱱ ᱫᱚᱦᱚ ᱞᱮᱫᱟ ᱚᱱᱟ ᱯᱷᱳᱞᱰᱟᱨ ᱟᱵᱚ ᱱᱚᱰᱮ ᱯᱟᱸᱡᱟ ᱧᱟᱢ ᱠᱟᱛᱮᱫ ᱥᱤᱞᱮᱠᱴ ᱞᱟᱜᱟᱣ ᱵᱚᱱᱟ ᱤᱧᱤᱧ ᱫᱚᱦᱚ ᱞᱮᱫᱟ ᱵᱩᱠᱥ ᱨᱮ ᱛᱚ ᱵᱩᱠᱥ ᱨᱤᱧ ᱠᱞᱤᱠ ᱠᱮᱫᱟ ᱛᱟᱨᱯᱚᱨ ᱯᱮ ᱧᱮᱞᱫᱟ ᱰᱚᱠ ᱥᱠᱮᱱᱟᱨ ᱱᱚᱣᱟ ᱯᱮ ᱨᱤᱱᱮᱢ ᱪᱮᱧᱡᱽ ᱫᱟᱲᱮᱭᱟᱜᱼᱟ ᱯᱷᱟᱭᱤᱞ ᱢᱮᱱᱮᱡᱟᱨ ᱨᱮ ᱥᱮᱱ ᱠᱟᱛᱮᱫ ᱢᱟᱱᱮ ᱧᱩᱛᱩᱢ ᱦᱚᱸ ᱵᱚᱫᱚᱞ ᱫᱟᱲᱮᱭᱟᱜᱼᱟ ᱛᱚ ᱱᱚᱣᱟ ᱟᱵᱚ ᱵᱚᱱ ᱥᱤᱞᱮᱠᱴ ᱞᱟᱜᱟᱣ ᱵᱚᱱᱟ ᱥᱤᱞᱮᱠᱴ ᱦᱩᱭ ᱞᱮᱱᱠᱷᱟᱱ ᱱᱤᱛᱚᱜ ᱟᱫᱚ ᱵᱚᱱ ᱠᱩᱞᱟ ᱚᱱᱟ ᱠᱷᱟᱹᱛᱤᱨ ᱛᱮ ᱪᱮᱛᱟᱱ ᱨᱮᱯᱮ ᱧᱮᱞ ᱮᱫᱟ ᱱᱚᱜᱼᱚᱭ ᱱᱚᱣᱟᱴᱟᱜ ᱟᱭᱠᱚᱱ ᱱᱚᱣᱟ ᱫᱚ ᱥᱮᱱᱴ ᱟᱭᱠᱚᱱ ᱠᱟᱱᱟ ᱱᱚᱣᱟ ᱨᱮ ᱠᱞᱤᱠ ᱞᱟᱜᱟᱣ ᱵᱚᱱᱟ ᱛᱚ ᱰᱮᱴᱟ ᱠᱚᱫᱚ ᱚᱱ ᱜᱮ ᱛᱟᱦᱮᱱᱟ ᱧᱮᱞ ᱮᱫᱟᱯᱮ ᱥᱮᱱᱴ ᱥᱮᱱᱴ ᱢᱟᱱᱮ ᱪᱟᱞᱟᱣ ᱮᱱᱟ ᱛᱚ ᱪᱤᱠᱟᱹ ᱛᱮᱵᱚᱱ ᱵᱩᱡᱟ ᱪᱟᱞᱟᱣ ᱮᱱᱟ ᱥᱮ ᱵᱟᱝ ᱚᱱᱟ ᱠᱷᱟᱹᱛᱤᱨ ᱛᱮ ᱞᱮᱸᱜᱟ ᱡᱟᱦᱟᱸ ᱯᱮᱭᱟ ᱞᱟᱭᱤᱱ ᱧᱮᱞᱚᱜ ᱠᱟᱱᱟ ᱠᱳᱱ ᱨᱮ ᱚᱱᱟ ᱨᱮ ᱴᱮᱯ ᱞᱟᱜᱟᱣ ᱵᱚᱱᱟ ᱥᱮ ᱴᱤᱯᱟᱹᱣ ᱞᱟᱜᱟᱣ ᱵᱚᱱᱟ ᱛᱟᱨᱯᱚᱨ ᱞᱟᱛᱟᱨ ᱨᱮᱯᱮ ᱧᱮᱞ ᱮᱫᱟ ᱥᱮᱱᱴ ᱱᱚᱜᱼᱚᱭ ᱱᱚᱰᱮ ᱱᱚᱣᱟ ᱨᱮ ᱠᱞᱤᱠ ᱞᱟᱜᱟᱣ ᱵᱚᱱᱟ ᱠᱞᱤᱠ ᱠᱟᱛᱮᱫ ᱱᱚᱰᱮ ᱟᱨᱦᱚᱸ ᱵᱚᱱ ᱞᱤᱱ ᱞᱮᱠᱷᱟᱱ ᱵᱚᱱ ᱵᱩᱡᱽ ᱫᱟᱲᱮᱭᱟᱜᱼᱟ ᱧᱮᱞ ᱮᱫᱟᱯᱮ ᱰᱚᱠᱩᱢᱮᱱᱴ ᱥᱠᱮᱱᱟᱨ ᱦᱮᱡ ᱟᱠᱟᱱᱟ ᱱᱚᱣᱟ ᱟᱵᱚ ᱰᱟᱣᱩᱱᱞᱳᱰ ᱢᱟᱱᱮ ᱱᱚᱣᱟ ᱫᱚᱵᱚᱱ ᱥᱮᱱᱰ ᱟᱠᱟᱫᱟ ᱩᱱᱤ ᱵᱚᱱ ᱠᱩᱞ ᱟᱠᱟᱫᱮᱭᱟ ᱡᱟᱦᱟᱸᱭ ᱵᱚᱱ ᱠᱩᱞ ᱟᱠᱟᱫᱮᱫᱚ ᱛᱚ ᱤᱧᱟᱹᱜ ᱫᱚ ᱵᱟᱱᱟᱨ ᱜᱮ ᱱᱚᱣᱟ ᱤᱼᱢᱮᱞ ᱨᱮᱜᱮ ᱢᱮᱱᱟᱜᱼᱟ ᱚᱱᱟ ᱠᱷᱟᱹᱛᱤᱨ ᱛᱮ ᱱᱤᱝᱠᱟᱹ ᱫᱚᱯᱮ ᱧᱮᱞ ᱠᱮᱫᱟ ᱛᱚ ᱡᱤᱼᱢᱮᱞ ᱥᱮᱱᱰ ᱠᱟᱛᱮᱫ ᱡᱩᱫᱤ ᱵᱟᱝ ᱥᱮᱱᱚᱜᱼᱟ ᱛᱟᱦᱚᱞᱮ ᱪᱤᱠᱟᱹ ᱛᱮᱯᱮ ᱵᱩᱡᱟ ᱡᱮ ᱵᱟᱝ ᱥᱮᱱ ᱟᱠᱟᱱᱟ ᱛᱚ ᱚᱱᱟ ᱞᱟᱹᱜᱤᱫ ᱛᱮ ᱚᱱᱟ ᱞᱮᱸᱜᱟ ᱠᱚᱬ ᱨᱮ ᱡᱟᱦᱟᱸ ᱢᱮᱱᱟᱜᱼᱟ ᱞᱮᱸᱜᱟ ᱯᱟᱥᱴᱟ ᱯᱮᱭᱟ ᱞᱟᱭᱤᱱ ᱪᱮᱛᱟᱱ ᱨᱮ ᱚᱱᱟ ᱨᱮ ᱠᱞᱤᱠ ᱞᱟᱜᱟᱣ ᱵᱚᱱᱟ ᱛᱟᱨᱯᱚᱨ ᱟᱵᱚ ᱰᱨᱟᱯᱷ ᱨᱮᱵᱚᱱ ᱠᱞᱤᱠ ᱞᱮᱠᱷᱟᱱ ᱵᱚᱱ ᱵᱩᱡᱽ ᱫᱟᱲᱮᱭᱟᱜᱼᱟ ᱱᱚᱣᱟ ᱰᱨᱟᱯᱷ ᱨᱮ ᱱᱚᱰᱮ ᱠᱞᱤᱠ ᱞᱮᱠᱷᱟᱱ ᱵᱚᱱ ᱵᱩᱡᱽ ᱫᱟᱲᱮᱭᱟᱜᱼᱟ ᱥᱮᱱ ᱠᱟᱱᱟ ᱥᱮ ᱵᱟᱝ ᱡᱩᱫᱤ ᱰᱨᱟᱯᱷ ᱨᱮ ᱛᱟᱦᱮᱱᱟ ᱛᱟᱦᱚᱞᱮ ᱵᱩᱡᱽ ᱯᱮ ᱵᱟᱝ ᱥᱮᱱ ᱠᱟᱱᱟ ᱛᱚ ᱰᱨᱟᱯᱷ ᱨᱮ ᱠᱞᱤᱠ ᱞᱮᱠᱷᱟᱱ ᱚᱠᱟᱴᱟᱜ ᱵᱟᱝ ᱥᱮᱱ ᱠᱟᱱᱟ ᱚᱸᱰᱮ ᱪᱮᱫ ᱦᱚᱸ ᱵᱟᱹᱱᱩᱜᱼᱟ ᱛᱟᱦᱚᱞᱮ ᱢᱟᱱᱮ ᱱᱚᱣᱟ ᱵᱟᱝ ᱥᱮᱱ ᱠᱟᱱᱟ ᱡᱩᱫᱤ ᱵᱟᱝ ᱥᱮᱱᱚᱜᱼᱟ ᱛᱟᱦᱚᱞᱮ ᱰᱨᱟᱯᱷ ᱨᱮ ᱪᱟᱞᱟᱜᱼᱟ ᱡᱩᱫᱤ ᱥᱮᱱ ᱥᱟᱠᱥᱮᱥ ᱠᱚᱜᱼᱟ ᱛᱟᱦᱚᱞᱮ ᱥᱮᱱᱰ ᱨᱮ ᱪᱟᱞᱟᱜᱼᱟ ᱢᱟᱱᱮ ᱥᱮᱱᱴ ᱨᱮ ᱠᱞᱤᱠ ᱠᱟᱛᱮᱫ ᱵᱚᱱ ᱵᱩᱡᱽ ᱫᱟᱲᱮᱭᱟᱜᱼᱟ ᱱᱚᱣᱟ ᱫᱚ ᱥᱮᱱᱴ ᱦᱩᱭ ᱠᱟᱱᱟ ᱱᱚᱣᱟ ᱫᱚ ᱨᱤᱥᱤᱵᱷ ᱦᱩᱭ ᱠᱟᱱᱟ ᱛᱚ ᱱᱤᱝᱠᱟᱹ ᱠᱟᱛᱮᱫ ᱟᱵᱚ ᱵᱚᱱ ᱤᱼᱢᱮᱞ ᱛᱮᱵᱚᱱ ᱰᱚᱠᱳᱢᱮᱱᱴ ᱠᱚ ᱥᱮ ᱯᱷᱳᱴᱳ ᱠᱚᱵᱚᱱ ᱠᱩᱞ ᱫᱟᱲᱮᱭᱟ ᱠᱚᱣᱟ ᱛᱟᱦᱚᱞᱮ ᱢᱟ ᱛᱟᱦᱚᱞᱮ ᱵᱷᱤᱰᱤᱭᱳ ᱫᱚ ᱪᱮᱫ ᱞᱮᱠᱟ ᱯᱮ ᱵᱩᱡᱷᱟᱹᱣ ᱠᱮᱫᱟ ᱡᱩᱫᱤ ᱯᱮ ᱠᱩᱥᱤᱭᱟᱫᱟ ᱛᱟᱦᱚᱞᱮ ᱞᱟᱭᱤᱠ ᱠᱟᱜ ᱯᱮ ᱟᱨᱚ ᱱᱚᱝᱠᱟ ᱜᱮ ᱵᱷᱤᱰᱤᱭᱳᱧ ᱟᱹᱜᱩᱭ ᱛᱟᱵᱚᱱᱟ